ᱡᱚᱦᱟᱨ ᱜᱮ ᱜᱟᱛᱮ ᱠᱚ ᱛᱮᱦᱮᱧ ᱫᱚ ᱟᱵᱚ ᱥᱮᱴᱮᱨ ᱢᱮᱱᱟᱜ ᱵᱚᱱᱟ ᱦᱟᱸᱜ ᱴᱷᱤᱠ ᱱᱚᱣᱟ ᱠᱟᱢᱟᱨ ᱵᱟᱸᱫᱤ ᱢᱮᱱᱫᱚ ᱥᱟᱹᱫᱷᱩ ᱨᱟᱢᱪᱟᱸᱫᱽ ᱢᱩᱨᱢᱩ ᱜᱚᱢᱠᱮᱭᱟᱜ ᱰᱤ ᱵᱟᱲᱜᱮ ᱢᱮᱱᱫᱚ ᱡᱟᱱᱟᱢ ᱟᱹᱛᱩ ᱥᱮ ᱚᱲᱟᱜ ᱟᱫᱚ ᱱᱚᱣᱟ ᱫᱚ ᱦᱟᱸᱜ ᱩᱱᱤᱭᱟᱜ ᱜᱚᱡ ᱜᱩᱨ ᱦᱚᱲᱢᱚ ᱡᱟᱦᱟᱸ ᱨᱮ ᱦᱟᱸᱜ

ᱠᱚᱵᱤ ᱜᱩᱨᱩ ᱟᱜ ᱰᱤ ᱵᱟᱲᱜᱮ ᱨᱮ ᱟᱫᱚ ᱛᱮᱦᱮᱧ ᱦᱟᱸᱜ ᱡᱟᱦᱟᱸ ᱢᱩᱴᱷᱟᱹᱱ ᱨᱮ ᱵᱟᱦᱟ ᱢᱟᱞᱟ ᱠᱚ ᱟᱨᱟᱣ ᱦᱩᱭᱱᱟ ᱥᱟᱶᱛᱮ ᱱᱚᱜᱼᱚᱭ ᱥᱚᱢᱟᱫᱷᱤ ᱨᱮ ᱥᱮᱴᱮᱨ ᱢᱮᱱᱟᱜ ᱵᱚᱱᱟ ᱱᱚᱣᱟ ᱤᱫᱤ ᱠᱟᱛᱮᱫ ᱦᱩᱰᱤᱧ ᱢᱟᱪᱷᱟᱛᱮ ᱜᱟᱞᱚᱪ ᱟᱵᱚᱱ ᱢᱮ ᱛᱮᱦᱮᱧ ᱫᱚ ᱱᱚᱜᱼᱚᱭ ᱚᱞ ᱤᱱᱰᱤᱭᱟ ᱥᱟᱱᱛᱟᱲᱤ ᱨᱟᱭᱴᱟᱨᱥ ᱳᱭᱮᱥᱴ ᱵᱮᱝᱜᱚᱞ ᱵᱨᱟᱱᱪ ᱟᱜ ᱥᱮᱨᱢᱟ ᱯᱩᱨᱟᱹᱣ ᱥᱮᱱᱮᱞᱮᱫ ᱥᱟᱯᱲᱟᱣ ᱠᱟᱱᱟ ᱥᱤᱞᱫᱟᱹ ᱨᱮ ᱟᱫᱚ ᱱᱚᱜᱼᱚᱭ ᱚᱸᱰᱮᱱ ᱠᱷᱚᱱ ᱜᱮ ᱱᱚᱰᱮ ᱠᱚᱵᱤ ᱥᱟᱫᱷᱩᱨᱟᱢᱪᱟᱸᱫᱽ ᱢᱩᱨᱢᱩᱣᱟᱜ ᱢᱩᱴᱷᱟᱹᱱ ᱨᱮ ᱵᱟᱦᱟ ᱟᱨᱟᱣ ᱠᱟᱛᱮ ᱵᱚᱸᱜᱟ ᱵᱳᱨᱳ ᱠᱟᱹᱢᱤ ᱰᱟᱦᱟ ᱥᱟᱯᱲᱟᱣ ᱦᱩᱭ ᱠᱟᱱᱟ ᱟᱫᱚ ᱚᱱᱟ ᱤᱭᱟᱹ ᱛᱮᱜᱮ ᱱᱚᱜᱼᱚᱭ ᱛᱮᱦᱮᱧ ᱱᱚᱰᱮ ᱞᱮ ᱥᱮᱴᱮᱨ ᱠᱟᱱᱟ ᱱᱚᱣᱟ ᱠᱟᱢᱟᱨ ᱵᱟᱸᱫᱷᱤ ᱟᱛᱳ ᱨᱮ ᱱᱚᱰᱮ ᱠᱟᱹᱢᱤ ᱦᱚᱨᱟ ᱥᱟᱹᱛ ᱠᱟᱛᱮ ᱦᱟᱸᱜ ᱟᱫᱚ ᱱᱚᱰᱮ ᱠᱷᱚᱡ ᱥᱮᱱ ᱠᱟᱛᱮ ᱟᱵᱟᱨ ᱟᱞᱮᱭᱟᱜ ᱡᱮᱴᱤ ᱵᱨᱟᱱᱪ ᱨᱮᱱᱟᱜ ᱱᱚᱣᱟ ᱠᱟᱹᱢᱤ ᱦᱚᱨᱟ ᱚᱱᱚᱞᱤᱭᱟᱹ ᱜᱟᱶᱛᱟ ᱴᱤ ᱥᱮᱱᱮᱞᱮᱫ ᱚᱱᱟ ᱦᱟᱸᱜ ᱮᱛᱚᱦᱚᱵᱚᱜᱼᱟ ᱟᱪᱪᱷᱟ ᱜᱚᱢᱠᱮ ᱱᱚᱣᱟ ᱥᱮᱱᱮᱞᱮᱫ ᱫᱚ ᱦᱟᱸᱜ ᱛᱤᱱᱟᱹᱜ ᱛᱚᱢᱚ ᱥᱮᱱᱮᱞᱮᱫ ᱠᱟᱱᱟ ᱱᱤᱭᱟᱹᱴᱟᱜ ᱫᱚ

ᱟᱹᱰᱤ ᱟᱹᱰᱤ ᱥᱟᱨᱦᱟᱣ ᱢᱟᱱᱚᱛᱟᱱ ᱠᱷᱮᱞᱟᱨᱟᱢ ᱢᱩᱨᱢᱩ ᱜᱚᱢᱠᱮ ᱢᱩᱨᱥᱤᱫᱟᱵᱟᱫᱽ ᱠᱷᱚᱱ ᱛᱮᱦᱮᱧ ᱱᱚᱣᱟ ᱥᱟᱹᱫᱷᱩ ᱨᱟᱢᱪᱟᱸᱫᱽ ᱢᱩᱨᱢᱩ ᱜᱚᱢᱠᱮᱭᱟᱜ ᱡᱟᱦᱟᱸ ᱱᱚᱜᱼᱚᱭ ᱫᱚ ᱥᱚᱢᱟᱫᱷᱤ ᱚᱸᱰᱮ ᱞᱤᱧ ᱦᱮᱡ ᱥᱮᱴᱮᱨ ᱟᱠᱟᱱᱟ ᱚᱱᱟ ᱞᱟᱹᱜᱤᱫ ᱛᱮ